ᱛᱚ ᱜᱟᱛᱮ ᱠᱚ ᱤᱧᱟᱹᱜ ᱛᱟᱭᱚᱢ ᱨᱮ ᱡᱟᱦᱟᱸ ᱟᱛᱳ ᱯᱮ ᱧᱮᱞ ᱧᱟᱢᱮᱫ ᱛᱟᱵᱚᱱᱟ ᱥᱮ ᱱᱚᱣᱟ ᱫᱚ ᱠᱚ ᱢᱮᱛᱟᱜᱼᱟ ᱛᱩᱞᱩᱠ ᱜᱟᱹᱲᱭᱟᱹ ᱟᱫᱚ ᱟᱞᱚᱯᱮ ᱢᱚᱱᱮᱭᱟ ᱦᱟᱸᱜ ᱱᱚᱰᱮ ᱫᱚ ᱛᱩᱞᱩᱠ ᱟᱛᱳ ᱠᱟᱱᱟ ᱦᱮᱸ ᱥᱮ ᱱᱚᱣᱟ ᱫᱚ ᱥᱟᱱᱛᱟᱲ ᱟᱛᱳ ᱜᱮ ᱠᱟᱱᱟ ᱟᱫᱚ ᱛᱩᱞᱩᱠ ᱜᱟᱹᱲᱭᱟᱹ ᱠᱚ ᱧᱩᱛᱩᱢ ᱠᱟᱜᱼᱟ ᱪᱮᱫ ᱠᱟᱛᱮ ᱛᱮ ᱤᱧ ᱦᱚᱸ ᱵᱟᱹᱧ ᱵᱟᱲᱟᱭᱟ ᱚᱱᱟ ᱱᱚᱜᱼᱚᱭ ᱯᱮ ᱧᱮᱞᱮᱫᱼᱟ ᱛᱩᱞᱩᱠ ᱜᱟᱹᱲᱭᱟᱹ ᱟᱛᱳ ᱱᱚᱜᱼᱚᱭ ᱤᱧᱟᱹᱜ ᱛᱟᱭᱚᱢ ᱨᱮ ᱯᱨᱳᱜᱨᱟᱢ ᱧᱮᱞ ᱦᱤᱡᱩᱜ ᱠᱟᱱᱟ ᱯᱩᱨᱱᱤᱢᱟ ᱢᱟᱱᱰᱤ ᱦᱚᱸᱧ ᱫᱮᱠᱷᱟᱣ ᱟᱯᱮ ᱛᱟᱵᱚᱱᱟ ᱧᱟᱢ ᱟᱠᱟᱫᱮ ᱛᱟᱵᱚᱱᱟ ᱧᱮᱞ ᱟᱯᱮ ᱱᱩᱭ ᱟᱢᱟᱜ ᱧᱩᱛᱩᱢ ᱪᱮᱫ ᱞᱟᱹᱭ ᱢᱮ

ᱢᱚᱛᱞᱚᱵ ᱤᱧᱟᱹᱜ ᱱᱤᱭᱟᱹ ᱫᱚ ᱵᱟᱝ ᱢᱤᱫᱴᱮᱱ ᱫᱟᱫᱟ ᱦᱚᱲᱟᱜ ᱱᱤᱭᱟᱹᱨᱤᱧ ᱪᱟᱞᱟᱜ ᱞᱟᱹᱜᱤᱫ ᱢᱟᱱᱮ ᱩᱱᱤᱭᱟᱜ ᱫᱚᱨᱠᱟᱨ ᱢᱮᱱᱟᱜ ᱛᱮ ᱟᱫᱚ ᱩᱱᱤᱜᱮ ᱦᱟᱸᱜ ᱤᱧ ᱜᱚᱲᱚᱣᱟᱭ ᱞᱟᱹᱜᱤᱫᱼᱟ ᱟᱫᱚ ᱤᱧ ᱚᱸᱰᱮ ᱜᱮ ᱚᱱᱛᱮ ᱜᱮᱧ ᱥᱮᱱᱚᱜ ᱛᱟᱵᱚᱱᱟ ᱟᱫᱚ ᱪᱚᱞᱚ ᱵᱷᱤᱰᱤᱭᱳ ᱦᱟᱸᱜ ᱮᱛᱚᱦᱚᱵ ᱠᱷᱚᱱᱟᱜ ᱢᱩᱪᱟᱹᱫ ᱫᱷᱟᱹᱵᱤᱡ ᱧᱮᱞ ᱛᱟᱵᱚᱱ ᱯᱮ ᱚᱱᱛᱮᱱᱟᱜ ᱪᱮᱫ ᱞᱮᱠᱟ ᱥᱤᱱ ᱢᱮᱱᱟᱜᱼᱟ ᱪᱮᱫ ᱞᱮᱠᱟᱱᱟᱜ ᱱᱟᱡᱟᱨᱟ ᱢᱮᱱᱟᱜᱼᱟ ᱟᱨ ᱡᱟᱹᱥᱛᱤ ᱫᱚ ᱵᱟᱭ ᱥᱟᱺᱜᱤᱧᱟ ᱱᱚᱰᱮ ᱠᱷᱚᱱᱟᱜ ᱫᱚᱥ ᱠᱤᱞᱳᱢᱤᱴᱟᱨ ᱜᱟᱱ ᱦᱩᱭᱩᱜᱼᱟ ᱟᱫᱚ ᱱᱤᱛᱚᱜ ᱛᱟᱨᱟᱥᱤᱧ ᱪᱟᱨᱴᱟ ᱞᱮᱠᱟ ᱵᱟᱡᱟᱜ ᱠᱟᱱᱟ ᱟᱨ ᱱᱤᱛᱚᱜ ᱜᱮᱞᱤᱧ ᱥᱮᱱᱚᱜ ᱠᱟᱱᱟ ᱵᱟᱭᱤᱠ ᱛᱮ ᱥᱮᱱ ᱦᱩᱭᱩᱜᱼᱟ ᱡᱟᱹᱥᱛᱤ ᱴᱟᱭᱤᱢ ᱵᱟᱝ ᱞᱟᱜᱟᱜᱼᱟ ᱦᱮᱸ ᱥᱮ ᱟᱫᱚ ᱚᱱᱛᱮ ᱜᱮ ᱪᱟᱞᱟᱣ ᱦᱩᱭᱩᱜ ᱠᱟᱱᱟ ᱪᱚᱞᱚ ᱱᱟᱜ ᱛᱮᱦᱮᱧᱟᱜ ᱵᱷᱤᱰᱤᱭᱳ ᱧᱮᱞ ᱛᱟᱵᱚᱱ ᱯᱮ ᱪᱮᱫ ᱞᱮᱠᱟ ᱦᱩᱭᱩᱜ ᱧᱟᱢ ᱟᱠᱟᱫ ᱛᱟᱵᱚᱱᱟ ᱧᱮᱞ ᱯᱮ ᱱᱩᱭ ᱟᱢᱟᱜ ᱧᱩᱛᱩᱢ ᱪᱮᱫ ᱞᱟᱹᱭ ᱢᱮ ᱧᱮᱞ ᱯᱮ ᱴᱩᱯᱤ ᱡᱮᱠᱮᱴ ᱟᱨ ᱯᱮᱱᱴ ᱧᱩᱛᱩᱢ ᱞᱟᱹᱭ ᱛᱟᱢ ᱪᱮᱫ ᱠᱟᱱ ᱛᱟᱢᱟ ᱵᱤᱠᱟᱥ ᱵᱤᱠᱟᱥ ᱦᱟᱸᱥᱫᱟ ᱟᱨ ᱡᱮᱠᱮᱴ ᱡᱟᱢᱟ ᱴᱩᱯᱤ ᱯᱮᱱᱴ ᱚᱠᱚᱭ ᱠᱤᱨᱤᱧ ᱠᱟᱜ ᱢᱮᱭᱟ ᱤᱧ ᱵᱟᱵᱟ ᱟᱢ ᱵᱟᱵᱟ ᱚ ᱟᱹᱰᱤ ᱦᱤᱨᱟᱹ ᱦᱤᱨᱟᱹ ᱜᱮᱢ ᱧᱮᱞᱚᱜ ᱠᱟᱱᱟ ᱥᱮ ᱚᱠᱚᱭ ᱞᱮᱠᱟᱢ ᱧᱮᱞᱚᱜ ᱠᱟᱱᱟ ᱞᱟᱹᱭ ᱢᱮᱥᱮ ᱟᱢ ᱞᱮᱠᱟ ᱭᱟ ᱤᱧ ᱞᱮᱠᱟ ᱫᱚ ᱵᱟᱝ ᱤᱧ ᱫᱚ ᱚᱠᱟ ᱤᱧ ᱫᱚ ᱦᱤᱨᱳ ᱞᱮᱠᱟ ᱧᱮᱞᱚᱜ ᱛᱮ ᱚᱠᱚᱭ ᱦᱤᱨᱳ ᱞᱮᱠᱟᱢ ᱧᱮᱞᱚᱜ ᱠᱟᱱᱟ ᱞᱟᱹᱭ ᱢᱮᱥᱮ ᱢᱤᱫᱴᱮᱡ ᱦᱤᱨᱳᱣᱟᱜ ᱧᱩᱛᱩᱢ ᱞᱟᱹᱭ ᱢᱮᱥᱮ ᱞᱟᱹᱭ ᱢᱮᱭᱟ ᱫᱮᱥᱮ ᱱᱚᱣᱟ ᱴᱩᱯᱤ ᱦᱚᱨᱚᱜᱟ ᱮᱢᱟᱧ ᱢᱮᱥᱮ ᱦᱮᱸ ᱦᱟᱯᱮᱥᱟ ᱦᱟᱯᱮᱥᱟ ᱱᱚᱣᱟ ᱡᱮᱠᱮᱴ ᱮᱢᱟᱧ ᱢᱮᱥᱮ ᱢᱤᱫ ᱫᱤᱱ ᱦᱚᱨᱚᱜᱤᱧ ᱦᱟᱹᱱᱤ ᱢᱚᱱᱫᱟ ᱫᱟᱜ ᱮ ᱞᱩᱭᱮᱫᱟ ᱧᱮᱞ ᱯᱮ ᱢᱚᱱᱫᱟ ᱢᱚᱱᱫᱟ ᱠᱤᱱᱤ ᱫᱟᱜ ᱮ ᱞᱩᱭᱮᱫᱟ ᱢᱮᱥᱟ ᱴᱷᱤᱞᱤ ᱪᱮᱫ ᱠᱟ ᱪᱩᱯᱩᱲᱟ ᱜᱤᱰᱤ ᱢᱮᱥᱮ ᱪᱟᱞᱟᱣ ᱦᱩᱭᱩᱜ ᱠᱟᱱᱟ ᱧᱮᱞ ᱯᱮ ᱛᱟᱵᱚᱱ ᱪᱮᱫ ᱩᱰᱩᱠ ᱱᱟ ᱩᱰᱩᱠ ᱱᱟ ᱪᱚᱞᱚ ᱛᱚ ᱵᱷᱤᱰᱤᱭᱳ ᱧᱮᱞ ᱯᱮ ᱛᱟᱵᱚᱱ ᱱᱤᱛᱚᱜ ᱫᱚᱞᱤᱧ ᱩᱰᱩᱠᱚᱜ ᱠᱟᱱᱟ ᱦᱟᱸᱜ ᱠᱷᱟᱱ ᱛᱚ ᱜᱟᱛᱮ ᱠᱚ ᱦᱟᱸᱜ ᱠᱷᱟᱱ ᱜᱟᱹᱲᱤ ᱪᱟᱹᱞᱩ ᱥᱚᱢᱚᱭ ᱫᱚ ᱟᱹᱰᱤ ᱡᱳᱨ ᱨᱮᱭᱟᱲᱟ ᱥᱮ ᱟᱫᱚ ᱤᱱᱟᱹᱛᱮ ᱤᱧ ᱫᱚ ᱛᱟᱯᱚᱨ ᱥᱳᱭᱮᱴᱟᱨᱤᱧ ᱦᱚᱨᱚᱜ ᱠᱮᱜᱼᱟ ᱟᱨ ᱤᱧ ᱫᱚ ᱯᱩᱨᱟᱹ ᱥᱟᱯᱲᱟᱣ ᱠᱟᱛᱮᱧ ᱨᱮᱰᱤ ᱠᱟᱫᱟ ᱟᱫᱚ ᱩᱱᱤ ᱜᱮ ᱚᱲᱟᱜ ᱮ ᱪᱟᱞᱟᱣ ᱠᱟᱱᱟ ᱦᱟᱸᱜ ᱠᱷᱟᱱ ᱩᱱᱤ ᱫᱟᱫᱟ ᱦᱚᱲ ᱴᱤᱡ ᱜᱮ ᱚᱲᱟᱜ ᱮ ᱵᱚᱞᱚ ᱠᱟᱱᱟ ᱱᱟᱜ ᱵᱟᱭ ᱩᱰᱩᱠ ᱦᱚᱫᱚᱜ ᱠᱟᱱᱟ ᱟᱨ ᱱᱚᱜᱼᱚᱭ ᱛᱚᱨᱟ ᱵᱟᱭᱤᱠ ᱢᱮᱱᱟᱜᱼᱟ ᱵᱟᱭᱤᱠ ᱛᱮᱜᱮᱞᱤᱧ ᱥᱮᱱᱚᱜ ᱦᱟᱸᱜ ᱠᱷᱟᱱ ᱛᱮᱦᱮᱧ ᱫᱚ ᱟᱨ ᱱᱚᱜᱼᱚᱭ ᱛᱚᱨᱟ ᱡᱟᱦᱟᱸ ᱢᱚᱴᱚᱨ ᱯᱮ ᱧᱮᱞ ᱧᱟᱢᱮᱜᱼᱟ ᱱᱚᱣᱟ ᱢᱚᱴᱚᱨ ᱤᱫᱤ ᱦᱚᱴᱚ ᱜᱮᱞᱤᱧ ᱥᱮᱱᱚᱜ ᱠᱟᱱᱟ ᱛᱮᱦᱮᱧ ᱫᱚ ᱦᱟᱸᱜ ᱠᱷᱟᱱ ᱟᱨ ᱧᱮᱞ ᱛᱟᱵᱚᱱ ᱯᱮ ᱵᱷᱤᱰᱤᱭᱳ ᱨᱮᱱᱟᱜ ᱞᱟᱦᱟ ᱥᱮᱫ ᱪᱮᱫ ᱠᱚᱧ ᱫᱮᱠᱷᱟᱣ ᱫᱟᱲᱮᱭᱟᱯᱮ ᱠᱟᱱᱟ ᱛᱮᱦᱮᱧ

ᱱᱚᱣᱟ ᱛᱟᱞᱟ ᱦᱤᱡᱩᱜ ᱨᱩᱣᱟᱹᱲ ᱫᱟᱲᱮᱭᱟᱜᱼᱟ ᱥᱟᱢᱱᱟ ᱨᱩᱣᱟᱹᱲ ᱫᱟᱲᱮᱭᱟᱜᱼᱟ ᱦᱮᱸ ᱪᱚ ᱧᱮᱞ ᱢᱮ ᱛᱟᱞᱟ ᱦᱚᱨ ᱨᱮ ᱟᱞᱚ ᱞᱟᱝ ᱛᱟᱦᱮᱸ ᱠᱚᱜ ᱢᱟᱱᱟ ᱛᱚ ᱜᱟᱛᱮ ᱠᱚ ᱥᱩᱱᱩᱢ ᱞᱤᱧ ᱫᱩᱞ ᱠᱮᱫᱟ ᱢᱚᱴᱚᱨ ᱥᱟᱭᱠᱮᱞ ᱨᱮ ᱟᱫᱚ ᱞᱤᱧ ᱥᱮᱱᱚᱜ ᱠᱟᱱᱟ ᱱᱟᱜ ᱠᱷᱟᱱ ᱟᱨ ᱦᱚᱨ ᱵᱤᱨ ᱨᱮ ᱦᱟᱸᱜ ᱠᱷᱟᱱ ᱡᱩᱫᱤ ᱥᱩᱱᱩᱢ ᱪᱟᱵᱟᱜ ᱛᱟᱹᱞᱤᱧᱟ ᱦᱟᱸᱜ ᱟᱹᱰᱤ ᱯᱷᱮᱥᱟᱞ ᱨᱮᱞᱤᱧ ᱧᱩᱨᱩᱜᱼᱟ ᱜᱟᱛᱮ ᱠᱚ ᱱᱚᱜᱼᱚᱭ ᱤᱧᱟᱹᱜ ᱛᱟᱞᱟ ᱛᱟᱭᱚᱢ ᱨᱮ ᱡᱟᱦᱟᱸ ᱢᱚᱭᱫᱟᱱ ᱯᱮ ᱧᱮᱞᱮᱫᱼᱟ ᱥᱮ ᱱᱚᱸᱰᱮ ᱫᱚ ᱯᱟᱛᱨᱟ ᱯᱚᱧᱪᱚᱢᱤ ᱯᱚᱨᱚᱵᱽ ᱦᱩᱭᱩᱜ ᱜᱮᱭᱟ ᱟᱨ ᱱᱤᱭᱟᱹ ᱪᱷᱚᱴᱟ ᱯᱚᱨᱚᱵᱽ ᱨᱮᱫᱚ ᱦᱟᱸᱜ ᱨᱩᱵᱤᱫᱟ ᱦᱤᱡᱩᱜ ᱠᱟᱱᱟᱭ ᱡᱟᱦᱟᱸ ᱫᱚ ᱪᱚᱲᱚᱠ ᱪᱤᱠᱟᱹᱲ ᱯᱷᱤᱞᱢ ᱥᱩᱯᱟᱨᱥᱴᱟᱨ ᱡᱮ ᱨᱩᱵᱤᱫᱟ ᱦᱤᱡᱩᱜ ᱠᱟᱱᱟᱭ ᱢᱟᱭᱟ ᱞᱟᱹᱭ ᱟᱠᱚ ᱢᱮᱥᱮ ᱨᱩᱵᱤᱫᱟ ᱦᱤᱡᱩᱜ ᱠᱟᱱ ᱛᱟᱞᱮᱭᱟᱭ ᱱᱤᱭᱟᱹ ᱪᱷᱚᱴ ᱫᱚ ᱪᱚᱲᱚᱠ ᱪᱤᱠᱟᱹᱲ ᱨᱤᱱᱤᱡ ᱥᱩᱯᱟᱨᱥᱴᱟᱨ ᱟᱫᱚ ᱦᱚᱸ ᱢᱚᱭᱫᱟᱱ ᱯᱮ ᱧᱮᱞᱮᱜᱼᱟ ᱚᱸᱰᱮ ᱜᱮ ᱦᱟᱸᱜ ᱠᱷᱟᱱ ᱦᱤᱡᱩᱜ ᱛᱟᱵᱚᱱ ᱯᱮ ᱡᱚᱛᱚ ᱟᱨ ᱱᱤᱭᱟᱹ ᱜᱮ ᱟᱯᱮ ᱴᱷᱮᱱ ᱜᱮ ᱟᱱᱫᱟᱡᱽ ᱛᱟᱦᱮᱱ ᱠᱟᱱ ᱛᱟᱞᱮᱭᱟ ᱦᱮᱸ ᱟᱥᱟ ᱠᱚᱨᱤ ᱦᱤᱡᱩᱜ ᱛᱟᱵᱚᱱ ᱯᱮ ᱡᱟᱛᱨᱟ ᱧᱮᱞ ᱡᱟᱛᱨᱟ ᱧᱮᱞ ᱱᱚᱝᱠᱟ ᱯᱮ ᱦᱤᱡᱩᱜ ᱢᱟ ᱟᱨᱚ ᱯᱚᱨᱮ ᱵᱚᱪᱷᱚᱨ ᱟᱨᱚ ᱱᱚᱝᱠᱟ ᱞᱮ ᱵᱷᱟᱜᱮ ᱵᱷᱟᱜᱮ ᱫᱟᱲᱮᱭᱟᱜᱼᱟ ᱵᱷᱟᱜᱮ ᱵᱷᱟᱜᱮ ᱟᱨᱚ artist ᱞᱮ ᱟᱹᱜᱩ ᱠᱚᱣᱟ᱾ ᱟᱹᱜᱩ ᱠᱚᱣᱟ ᱦᱳᱭ ᱱᱚᱜᱼᱚᱭ ᱟᱹᱞᱤᱧᱟᱜ ᱛᱟᱭᱚᱢ ᱨᱮ ᱡᱟᱦᱟᱸ ᱢᱚᱭᱫᱟᱱ ᱯᱮ ᱧᱮᱞᱟ ᱱᱚᱸᱰᱮ ᱜᱮ ᱡᱟᱛᱨᱟ ᱦᱩᱭᱩᱜᱼᱟ ᱦᱟᱱᱟ ᱫᱷᱟᱨᱮ ᱥᱠᱩᱞ ᱰᱟᱹᱦᱤ ᱢᱮᱱᱟᱜᱼᱟ ᱢᱟᱨᱟᱝ ᱧᱚᱜᱟᱜ ᱱᱚᱸᱰᱮ ᱜᱮ ᱡᱟᱛᱨᱟ ᱫᱚ ᱱᱩᱭ ᱦᱩᱭᱩᱜᱼᱟ ᱱᱟᱜ ᱟᱨ ᱜᱟᱛᱮ ᱠᱚ ᱧᱮᱞᱮᱫ ᱛᱟᱵᱚᱱᱟ ᱯᱮ ᱦᱟᱱᱮ ᱛᱚᱨᱟ ᱥᱟᱥᱛᱷᱚ ᱠᱮᱱᱫᱨᱚ ᱠᱚ ᱱᱚᱸᱰᱮ ᱜᱮ ᱥᱟᱥᱛᱷᱚ ᱠᱮᱱᱫᱨᱚ ᱨᱮᱜᱮ ᱦᱟᱱᱟ ᱞᱟᱦᱟ ᱫᱷᱟᱣ ᱤᱧ ᱦᱮᱡ ᱞᱮᱱ ᱛᱟᱦᱮᱱᱟ ᱞᱟᱦᱟ ᱫᱷᱟᱣ ᱵᱷᱤᱰᱤᱭᱳ ᱨᱮᱯᱮ ᱧᱮᱞ ᱟᱠᱟᱫᱼᱟ ᱱᱚᱣᱟ ᱥᱟᱥᱛᱷᱚ ᱠᱮᱱᱫᱨᱚ ᱜᱮᱧ ᱦᱮᱡ ᱞᱮᱱ ᱛᱟᱵᱚᱱᱟ ᱟᱨ ᱟᱞᱮ ᱱᱚᱛᱮᱱᱟᱜ ᱱᱟᱡᱟᱨᱟ ᱧᱮᱞ ᱯᱮ ᱦᱚᱸᱜᱼᱚ ᱱᱟ ᱯᱩᱠᱷᱨᱤ ᱯᱮ ᱧᱮᱞᱮᱫᱼᱟ ᱥᱮ ᱱᱚᱣᱟ ᱯᱩᱠᱷᱨᱤ ᱨᱮᱜᱮ ᱞᱮ ᱛᱩᱯᱩᱱ ᱛᱟᱦᱮᱱᱟ ᱯᱟᱹᱦᱤᱞ ᱫᱚ ᱟᱫᱚ ᱦᱟᱹᱠᱩ ᱠᱚ ᱪᱟᱥᱮᱫ ᱠᱚ ᱛᱟᱭᱚᱢ ᱠᱷᱚᱱ ᱫᱚ ᱟᱫᱚ ᱱᱚᱣᱟ ᱯᱩᱠᱷᱨᱤ ᱨᱮᱫᱚ ᱵᱟᱞᱮ ᱛᱩᱯᱩᱱ ᱠᱟᱱᱟ ᱫᱷᱟᱠᱠᱟ ᱫᱤᱫᱤ ᱠᱚ ᱵᱩᱡᱽ ᱛᱮ ᱟᱨᱠᱤ

ᱨᱟᱣᱛᱟ ᱵᱟᱡᱟᱨ ᱯᱟᱨᱚᱢ ᱦᱩᱭᱱᱟ ᱟᱫᱚ ᱨᱟᱣᱛᱟ ᱵᱟᱡᱟᱨ ᱨᱮ ᱢᱤᱫᱴᱟᱝ ᱯᱳᱥᱴᱟᱨ ᱦᱟᱸᱜ ᱞᱤᱧ ᱧᱮᱞ ᱧᱟᱢ ᱠᱮᱜᱼᱟ ᱚᱱᱟ ᱫᱚ ᱦᱩᱭᱩᱜ ᱠᱟᱱᱟ ᱡᱮ ᱯᱩᱨᱱᱤᱢᱟ ᱢᱟᱱᱰᱤ ᱦᱟᱸᱜ ᱠᱷᱟᱱ ᱱᱚᱣᱟ ᱵᱟᱡᱟᱨ ᱨᱮᱠᱚ ᱟᱹᱜᱩᱭ ᱠᱟᱱᱟ ᱦᱟᱸᱜ ᱠᱷᱟᱱ ᱯᱨᱳᱜᱨᱟᱢ ᱵᱟᱠᱷᱨᱟ ᱯᱩᱨᱱᱤᱢᱟ ᱢᱟᱱᱰᱤᱭᱟᱜ ᱯᱨᱳᱜᱨᱟᱢ ᱢᱮᱱᱟᱜᱼᱟ ᱦᱟᱸᱜ ᱠᱷᱟᱱ ᱱᱚᱰᱮ ᱨᱟᱣᱛᱟ ᱵᱟᱡᱟᱨ ᱨᱮ ᱟᱫᱚ ᱚᱱᱟ ᱯᱨᱳᱜᱨᱟᱢ ᱧᱮᱞ ᱤᱧ ᱦᱤᱡᱩᱜ ᱠᱟᱱᱟ ᱯᱩᱨᱱᱤᱢᱟ ᱢᱟᱱᱰᱤ ᱦᱚᱸᱧ ᱫᱮᱠᱷᱟᱣ ᱟᱯᱮ ᱛᱟᱵᱚᱱ ᱢᱟᱱᱰᱤ ᱦᱟᱸᱜ ᱦᱤᱡᱩᱜ ᱠᱟᱱᱟ ᱟᱫᱚ ᱚᱱᱟ ᱵᱞᱚᱜ ᱧᱮᱞ ᱞᱟᱹᱜᱤᱫ ᱛᱮ ᱦᱟᱸᱜ ᱠᱷᱟᱱ ᱪᱮᱱᱮᱞ ᱥᱟᱵᱥᱠᱨᱟᱭᱤᱵ ᱫᱚᱦᱚ ᱠᱟᱜ ᱛᱟᱵᱚᱱ ᱯᱮ ᱟᱨ ᱯᱩᱨᱱᱤᱢᱟ ᱢᱟᱱᱰᱤ ᱦᱤᱡᱩᱜ ᱠᱟᱱ ᱠᱷᱟᱱ ᱥᱤᱭᱳᱨ ᱦᱟᱸᱜ ᱤᱧ ᱫᱮᱠᱷᱟᱣ ᱟᱯᱮ ᱛᱟᱵᱚᱱᱟ ᱚᱱᱟ ᱵᱞᱚᱜ ᱦᱚᱸ ᱜᱟᱛᱮ ᱠᱚ ᱧᱮᱞ ᱯᱮ ᱛᱟᱵᱚᱱ ᱟᱞᱮ ᱱᱚᱛᱮᱱᱟᱜ ᱦᱚᱨ ᱠᱚ ᱪᱮᱫ ᱞᱮᱠᱟ ᱫᱤᱥᱚᱢ ᱠᱚ ᱟᱨ ᱫᱤᱥᱚᱢ ᱠᱚ ᱟᱞᱮ ᱱᱚᱛᱮᱱᱟᱜ ᱪᱮᱫ ᱞᱮᱠᱟ ᱢᱟᱴᱷ ᱦᱮᱸ ᱠᱚ ᱟᱞᱮ ᱟᱹᱰᱤ ᱱᱚᱛᱮ ᱢᱟᱨᱟᱝ ᱢᱟᱨᱟᱝ ᱜᱮᱛᱟᱞᱮᱭᱟ ᱢᱟᱴᱷ ᱦᱮᱸ ᱛᱚ ᱟᱯᱮ ᱠᱚᱢᱮᱱᱴ ᱠᱟᱛᱮ ᱞᱟᱹᱭ ᱯᱮ ᱛᱟᱵᱚᱱ ᱪᱮᱫ ᱞᱮᱠᱟ ᱟᱞᱮᱭᱟᱜ ᱫᱤᱥᱚᱢ ᱠᱚ ᱪᱮᱫ ᱞᱮᱠᱟ ᱯᱮ ᱠᱩᱥᱤ ᱧᱚᱜᱟᱜ ᱠᱟᱱᱟ ᱥᱮ ᱵᱟᱝ ᱦᱮᱸ ᱥᱮ ᱟᱨ ᱜᱟᱛᱮ ᱠᱚ ᱦᱚᱸᱜᱼᱚᱭ ᱯᱮ ᱧᱮᱞᱮᱜᱼᱟ ᱱᱚᱜᱼᱚᱭ ᱱᱚᱣᱟ ᱟᱹᱛᱩ ᱨᱮᱭᱟᱜ ᱧᱩᱛᱩᱢ ᱫᱚ ᱦᱩᱭᱩᱜ ᱠᱟᱱᱟ ᱛᱩᱲᱩᱠ ᱜᱟᱹᱲᱭᱟᱹ ᱢᱮᱱᱠᱷᱟᱱ ᱱᱚᱣᱟ ᱫᱚ ᱥᱟᱱᱛᱟᱲ ᱟᱹᱛᱩ ᱠᱟᱱᱟ ᱟᱞᱚᱯᱮ ᱢᱚᱱᱮᱭᱟ ᱡᱮ ᱛᱩᱲᱩᱠ ᱟᱹᱛᱩ ᱠᱟᱱᱟ

ᱧᱮᱞ ᱯᱮ ᱛᱟᱵᱚᱱ ᱢᱮᱨᱚᱢ ᱠᱚ ᱟᱹᱛᱤᱧ ᱠᱟᱱᱟ ᱚ ᱟᱨ ᱢᱤᱫᱴᱮᱱ ᱠᱟᱛᱷᱟᱧ ᱩᱭᱦᱟᱹᱨ ᱟᱯᱮ ᱜᱮ ᱡᱮ ᱛᱮᱦᱮᱧ ᱡᱟᱦᱟᱸ ᱴᱷᱮᱱ ᱞᱤᱧ ᱥᱮᱱᱚᱜ ᱠᱟᱱᱟ ᱚᱸᱰᱮ ᱫᱚ ᱞᱟᱦᱟ ᱫᱷᱟᱣ ᱨᱮᱭᱟᱜ ᱵᱷᱤᱰᱤᱭᱳ ᱨᱮᱯᱮ ᱧᱮᱞ ᱟᱠᱟᱫᱼᱟ ᱡᱮ ᱥᱮᱠᱮᱱᱰ ᱯᱨᱟᱭᱤᱡᱽ ᱞᱮ ᱤᱫᱤ ᱞᱮᱫ ᱛᱟᱦᱮᱱᱟ ᱚᱱᱟ ᱡᱟᱭᱜᱟ ᱜᱮ ᱛᱮᱦᱮᱧ ᱞᱤᱧ ᱥᱮᱱᱚᱜ ᱠᱟᱱᱟ ᱟᱨ ᱪᱚᱞᱚ ᱚᱱᱟ ᱰᱟᱹᱦᱤ ᱦᱚᱸᱧ ᱩᱫᱩᱜ ᱟᱵᱚᱱ ᱛᱟᱵᱚᱱᱟ ᱛᱮᱦᱮᱧᱟᱜ ᱫᱤᱱ ᱨᱮ ᱚᱠᱟ ᱞᱮᱠᱟ ᱧᱮᱞᱚᱜ ᱠᱟᱱᱟ ᱟᱯᱮ ᱯᱮ ᱧᱮᱞ ᱟᱠᱟᱫᱼᱟ ᱞᱟᱦᱟ ᱛᱮᱱᱟᱜ ᱵᱷᱤᱰᱤᱭᱳ ᱨᱮ ᱡᱮ ᱥᱮᱠᱮᱱᱰ ᱯᱨᱟᱭᱤᱡᱽ ᱡᱟᱦᱟᱸ ᱠᱷᱚᱱ ᱤᱫᱤ ᱦᱩᱭ ᱞᱮᱱᱟ ᱚᱱᱟ ᱰᱟᱹᱦᱤ ᱜᱮ ᱛᱮᱦᱮᱧ ᱚᱸᱰᱮ ᱜᱮ ᱥᱮᱱ ᱦᱩᱭᱩᱜ ᱠᱟᱱᱟ ᱚᱸᱰᱮ ᱜᱮ ᱟᱨ ᱩᱱᱤ ᱫᱟᱫᱟ ᱦᱚᱲᱟᱜ ᱱᱤᱭᱟᱹ ᱦᱟᱴ ᱪᱟᱞᱟᱣ ᱦᱩᱭᱩᱜ ᱠᱟᱱᱟ ᱛᱮᱦᱮᱧ ᱫᱚ ᱛᱚ ᱪᱚᱦᱟᱲ ᱜᱮ ᱛᱟᱞᱟᱝ ᱳ ᱵᱟᱵᱟ ᱨᱮ ᱵᱟᱵᱟ ᱫᱚ ᱦᱟᱛᱟᱣ ᱟᱹᱜᱩᱭ ᱞᱟᱹᱰᱩ ᱱᱟᱜ ᱵᱟᱹᱞᱤᱧ ᱠᱤᱨᱤᱧ ᱟᱠᱟᱫᱼᱟ ᱯᱮᱲᱟ ᱚᱲᱟᱜ ᱞᱤᱧ ᱥᱮᱱᱚᱜ ᱠᱟᱱᱟ ᱛᱚ ᱟᱫᱚ ᱞᱟᱹᱰᱩ ᱠᱚᱦᱚᱸ ᱤᱫᱤ ᱫᱚᱨᱠᱟᱨᱚᱜ ᱠᱟᱱᱟ ᱟᱫᱚ ᱞᱟᱹᱰᱩ ᱵᱟᱹᱞᱤᱧ ᱤᱫᱤ ᱠᱟᱫᱟ ᱛᱚ ᱤᱱᱟᱹᱛᱮ ᱦᱟᱹᱱᱤ ᱫᱚ ᱞᱟᱹᱰᱩ ᱠᱤᱨᱤᱧᱮ ᱥᱮᱱ ᱠᱟᱱᱟ ᱩᱱᱤ ᱫᱚ ᱞᱟᱹᱰᱩ ᱠᱤᱨᱤᱧᱮ ᱪᱟᱞᱟᱣᱱᱟ ᱦᱟᱹᱱᱤ ᱛᱚᱨᱟ ᱛᱟᱲᱟᱢ ᱛᱟᱲᱟᱢ ᱛᱮ ᱪᱟᱞᱟᱜ ᱠᱟᱱᱟᱭ ᱩᱱᱤ ᱞᱟᱹᱰᱩ ᱠᱤᱨᱤᱧᱮ ᱪᱟᱞᱟᱣ ᱠᱟᱱᱟ ᱜᱟᱛᱮ ᱠᱚ ᱱᱚᱜᱼᱚᱭ ᱯᱮ ᱧᱮᱞ ᱴᱷᱤᱠᱟᱹ ᱫᱟᱲᱮᱭᱟᱜ ᱠᱟᱱᱟ ᱚᱱᱟ ᱯᱩᱞ ᱱᱚᱣᱟ ᱯᱩᱞ ᱛᱮ ᱤᱧ ᱫᱚ ᱱᱚᱰᱮ ᱜᱤᱧ ᱫᱩᱲᱩᱵ ᱞᱮᱱ ᱛᱟᱦᱮᱱᱟ ᱟᱨ ᱚᱱᱟ ᱫᱷᱟᱨᱮ ᱢᱤᱫᱴᱤᱡ ᱥᱮᱛᱟ ᱛᱟᱦᱮᱸ ᱠᱟᱱᱟ ᱪᱚᱠᱞᱮᱴ ᱤᱧ ᱮᱢᱟᱫᱮ ᱛᱟᱦᱮᱱᱟ ᱚᱱᱟ ᱵᱷᱤᱰᱤᱭᱳ ᱠᱚᱯᱮ ᱩᱭᱦᱟᱹᱨᱮᱜᱼᱟ ᱥᱮ ᱵᱟᱝ ᱟᱨ ᱚᱱᱟ ᱰᱟᱹᱦᱤ ᱠᱷᱚᱱ ᱜᱮ ᱟᱞᱮ ᱥᱮᱠᱮᱱᱰ ᱯᱨᱟᱭᱤᱡᱽ ᱞᱮ ᱤᱫᱤ ᱞᱮᱫ ᱛᱟᱦᱮᱱᱟ ᱟᱨ ᱚᱱᱟ ᱠᱚᱨᱮ ᱦᱟᱺᱰᱤ ᱠᱚ ᱟᱹᱠᱷᱨᱤᱧᱮᱫ ᱛᱟᱦᱮᱱᱟ ᱜᱟᱛᱮ ᱠᱚ ᱯᱮᱲᱟ ᱚᱲᱟᱜ ᱫᱚᱞᱤᱧ ᱥᱮᱴᱮᱨ ᱟᱠᱟᱫᱟ ᱱᱟᱜ ᱟᱨ ᱢᱟᱱᱮ ᱞᱟᱹᱰᱩ ᱫᱚᱞᱤᱧ ᱦᱤᱲᱤᱧ ᱟᱠᱟᱫᱟ ᱦᱟᱸᱜ ᱞᱟᱹᱰᱩ ᱠᱚᱫᱚ ᱤᱫᱤ ᱫᱚᱨᱠᱟᱨᱚᱜ ᱠᱟᱱᱟ ᱟᱫᱚ ᱞᱟᱹᱰᱩ ᱫᱚ ᱦᱟᱸᱜ ᱞᱤᱧ ᱦᱤᱲᱤᱧ ᱟᱠᱟᱫᱟ ᱟᱫᱚ ᱤᱱᱟᱹᱛᱮ ᱞᱟᱹᱰᱩ ᱠᱤᱨᱤᱧ ᱜᱮ ᱪᱟᱞᱟᱣ ᱟᱠᱟᱱ ᱛᱟᱵᱚᱱᱟ ᱦᱟᱸᱜ ᱩᱱᱤ ᱫᱟᱫᱟ ᱴᱤᱡ ᱟᱫᱚ ᱩᱱᱤ ᱫᱟᱫᱟ ᱫᱚ ᱞᱟᱹᱰᱩ ᱫᱚᱠᱟᱱᱮ ᱥᱮᱱ ᱟᱠᱟᱱᱟ ᱟᱫᱚ ᱤᱱᱟᱹ ᱫᱚ ᱤᱧ ᱫᱚ ᱱᱚᱰᱮᱧ ᱛᱤᱸᱜᱩ ᱦᱚᱴᱚ ᱟᱠᱟᱫᱤᱧᱟ ᱱᱟᱜ ᱟᱫᱚ ᱞᱟᱹᱰᱩ ᱠᱤᱨᱤᱧ ᱟᱹᱜᱩ ᱞᱮᱠᱷᱟᱱ ᱜᱮ ᱦᱟᱸᱜ ᱠᱷᱟᱱ ᱟᱹᱞᱤᱧ ᱫᱚᱞᱤᱧ ᱥᱮᱱᱚᱜᱼᱟ ᱯᱮᱲᱟ ᱚᱲᱟᱜ ᱛᱮ ᱟᱨ ᱱᱚᱜᱼᱚᱭ ᱵᱟᱭᱤᱠ ᱴᱷᱮᱱ ᱤᱧ ᱫᱚᱧ ᱛᱤᱸᱜᱩ ᱟᱠᱟᱱᱟ ᱟᱨ ᱱᱚᱜᱼᱚ ᱱᱚᱣᱟ ᱢᱚᱴᱚᱨ ᱟᱹᱜᱩ ᱦᱚᱴᱚ ᱜᱮ ᱦᱟᱸᱜ ᱠᱷᱟᱱ ᱛᱮᱦᱮᱧ ᱫᱚᱞᱤᱧ ᱦᱮᱡ ᱟᱠᱟᱱ ᱛᱟᱵᱚᱱᱟ ᱱᱚᱰᱮ ᱦᱮᱸᱥᱮ ᱟᱫᱚ ᱩᱱᱤ ᱫᱟᱫᱟ ᱦᱚᱲ ᱴᱷᱮᱱ ᱞᱟᱹᱰᱩ ᱠᱤᱨᱤᱧ ᱟᱹᱜᱩ ᱞᱮᱠᱷᱟᱱ ᱜᱮ ᱦᱟᱸᱜ ᱠᱷᱟᱱ ᱟᱫᱚ ᱯᱮᱲᱟ ᱚᱲᱟᱜ ᱛᱮᱞᱤᱧ ᱥᱮᱱᱚᱜᱼᱟ ᱟᱫᱚ ᱚᱸᱰᱮᱱᱟᱜ ᱥᱤᱱ ᱠᱚ ᱱᱟᱜ ᱤᱧ ᱫᱮᱠᱷᱟᱣ ᱟᱯᱮ ᱛᱟᱵᱚᱱᱟ ᱪᱮᱫ ᱚᱱᱮ ᱚᱱᱟ ᱴᱤᱱ ᱚᱲᱟᱜ ᱱᱚᱜᱼᱚ ᱱᱚᱰᱮ ᱜᱮ ᱩᱱᱤ ᱫᱟᱫᱟ ᱦᱚᱲ ᱴᱷᱮᱱ ᱞᱟᱹᱰᱩ ᱠᱤᱨᱤᱧᱮ ᱥᱮᱱ ᱟᱠᱟᱱᱟ ᱱᱟᱜ ᱟᱨ ᱚᱱᱟ ᱞᱟᱹᱰᱩ ᱠᱤᱨᱤᱧ ᱟᱹᱜᱩ ᱠᱟᱛᱮᱫ ᱦᱮᱡ ᱞᱮᱱᱠᱷᱟᱱ ᱜᱮ ᱟᱫᱚ ᱯᱮᱲᱟ ᱚᱲᱟᱜ ᱛᱮᱞᱤᱧ ᱥᱮᱱᱚᱜᱼᱟ ᱟᱨ ᱱᱚᱰᱮ ᱡᱟᱦᱟᱸ ᱟᱛᱳ ᱨᱮ ᱯᱮᱲᱟ ᱴᱷᱮᱱ ᱞᱤᱧ ᱦᱮᱡ ᱠᱟᱱᱟ ᱥᱮ ᱱᱚᱣᱟ ᱫᱚᱠᱚ ᱢᱮᱛᱟᱜ ᱠᱟᱱᱟ ᱥᱮᱣᱲᱟ ᱜᱟᱹᱲᱭᱟᱹ ᱟᱫᱚ ᱡᱟᱦᱟᱸᱭ ᱠᱚ ᱱᱚᱛᱮᱱ ᱠᱚ ᱦᱟᱸᱜ ᱵᱷᱤᱰᱤᱭᱳ ᱯᱮ ᱧᱮᱞᱮᱜᱼᱟ ᱠᱚᱢᱮᱱᱴ ᱨᱮ ᱞᱟᱹᱭ ᱛᱟᱵᱚᱱ ᱯᱮ ᱟᱨ ᱥᱮᱣᱲᱟ ᱜᱟᱹᱲᱭᱟᱹ ᱟᱛᱳ ᱥᱩᱨ ᱥᱩᱯᱩᱨ ᱡᱟᱦᱟᱸ ᱟᱛᱳ ᱠᱚᱨᱮᱱ ᱠᱚᱯᱮ ᱧᱮᱞᱮᱜᱼᱟ ᱱᱚᱣᱟ ᱵᱷᱤᱰᱤᱭᱳ ᱠᱚᱢᱮᱱᱴ ᱠᱟᱛᱮ ᱞᱟᱹᱭ ᱛᱟᱵᱚᱱ ᱯᱮ ᱦᱟᱸᱜ ᱟᱨ ᱧᱟᱯᱟᱢ ᱟᱵᱚᱱ ᱡᱟᱦᱟᱸ ᱛᱤᱥ ᱵᱟᱝ ᱡᱟᱦᱟᱸ ᱛᱤᱥ ᱟᱨ ᱱᱮᱣᱛᱟ ᱱᱮᱰᱟ ᱛᱟᱦᱮᱱ ᱠᱟᱱᱟ ᱦᱟᱸᱜ ᱠᱷᱟᱱ ᱯᱟᱪᱨᱟ ᱯᱚᱧᱪᱚᱢᱤ ᱯᱚᱨᱚᱵᱽ ᱴᱟᱺᱰᱤ ᱨᱮ ᱥᱟᱱᱟᱢ ᱠᱚ ᱦᱤᱡᱩᱜ ᱛᱟᱵᱚᱱ ᱯᱮ ᱚᱸᱰᱮ ᱜᱮᱵᱚᱱ ᱧᱟᱯᱟᱢᱟ ᱱᱟᱜ ᱟᱫᱚ ᱞᱟᱹᱰᱩ ᱠᱤᱨᱤᱧ ᱠᱟᱛᱮ ᱦᱤᱡᱩᱜ ᱠᱟᱱ ᱛᱟᱵᱚᱱᱟ ᱩᱱᱤ ᱛᱟᱨᱟ ᱧᱮᱞᱮ ᱛᱟᱵᱚᱱ ᱯᱮ ᱪᱟ ᱞᱟᱹᱰᱩᱢ ᱠᱤᱨᱤᱧ ᱠᱮᱫᱟ ᱦᱚᱸ ᱪᱚᱞᱚ ᱟᱫᱚ ᱟᱨ ᱱᱚᱜᱼᱚᱭ ᱛᱟᱨᱟ ᱧᱮᱞ ᱯᱮ ᱛᱟᱵᱚᱱ ᱦᱟᱣᱲᱟ ᱵᱨᱤᱡᱽ ᱱᱚᱣᱟ ᱦᱟᱣᱲᱟ ᱯᱩᱞ ᱯᱟᱨᱚᱢ ᱠᱟᱛᱮ ᱪᱟᱞᱟᱣ ᱦᱩᱭᱩᱜ ᱠᱟᱱᱟ ᱟᱨ ᱦᱟᱣᱲᱟ ᱯᱩᱞ ᱛᱟᱞᱟᱨᱮ ᱟᱹᱰᱤ ᱢᱟᱨᱟᱝ ᱯᱷᱟᱸᱠᱟ ᱢᱮᱱᱟᱜᱼᱟ ᱱᱚᱜᱼᱚᱭ ᱧᱮᱞ ᱯᱮ ᱛᱟᱵ ᱥᱟᱲᱟᱜ ᱯᱮ ᱟᱨ ᱱᱚᱜᱼᱚᱭ ᱱᱚᱰᱮ ᱜᱮ ᱜᱟᱹᱰᱤ ᱫᱚ ᱛᱟᱹᱞᱤᱧ ᱫᱚᱦᱚ ᱦᱚᱴᱚ ᱠᱟᱜ ᱠᱟᱱᱟ ᱱᱟᱜ ᱟᱨ ᱦᱚᱸᱜᱼᱚ ᱱᱟ ᱫᱟᱨᱮ ᱵᱩᱴᱟᱹ ᱨᱮᱜᱮ ᱫᱩᱲᱩᱵ ᱠᱟᱛᱮ ᱤᱧ ᱫᱚ ᱵᱷᱤᱰᱤᱭᱳᱧ ᱵᱮᱱᱟᱣ ᱞᱮᱫ ᱛᱟᱦᱮᱱ ᱟᱨ ᱱᱚᱜᱼᱚ ᱱᱚᱰᱮ ᱥᱮᱛᱟ ᱛᱟᱦᱮᱸ ᱠᱟᱱᱟ ᱢᱤᱫᱴᱮᱱ ᱤᱧᱟᱹᱜ ᱛᱟᱭᱚᱢ ᱨᱮ ᱱᱚᱜᱼᱚᱭ ᱡᱟᱦᱟᱸ ᱰᱟᱹᱦᱤ ᱯᱮ ᱧᱮᱞ ᱧᱟᱢᱮᱫᱼᱟ ᱥᱮ ᱱᱚᱜᱼᱚᱭ ᱱᱚᱣᱟ ᱰᱟᱹᱦᱤ ᱠᱷᱚᱱ ᱜᱮ ᱥᱮᱠᱮᱱᱰ ᱯᱨᱟᱭᱤᱡᱽ ᱤᱫᱤ ᱦᱩᱭ ᱞᱮᱱ ᱛᱟᱦᱮᱱᱟ ᱟᱫᱚ ᱧᱮᱞ ᱴᱷᱤᱠᱟᱹ ᱫᱚᱦᱚ ᱠᱟᱛᱟ ᱵᱚᱱ ᱯᱮ ᱱᱚᱜᱼᱚ ᱱᱚᱣᱟ ᱰᱟᱹᱦᱤ ᱡᱟᱦᱟᱸ ᱯᱮ ᱧᱮᱞ ᱧᱟᱢᱮᱫᱼᱟ ᱱᱚᱣᱟ ᱠᱷᱚᱱ ᱜᱮ ᱥᱮᱠᱮᱱᱰ ᱯᱨᱟᱭᱤᱡᱽ ᱤᱫᱤ ᱦᱩᱭ ᱞᱮᱱ ᱛᱟᱦᱮᱱᱟ ᱚᱱᱟ ᱵᱷᱤᱰᱤᱭᱳ ᱵᱟᱯᱮ ᱧᱮᱞ ᱟᱠᱟᱫ ᱠᱷᱟᱱ ᱢᱟᱱᱮ ᱰᱤᱥᱠᱨᱤᱯᱥᱚᱱ ᱨᱮᱧ ᱞᱤᱝᱠ ᱤᱧ ᱮᱢ ᱠᱟᱜ ᱠᱟᱱᱟ ᱟᱨ ᱵᱟᱝᱠᱷᱟᱱ ᱱᱚᱣᱟ ᱟᱭ ᱵᱟᱴᱚᱱ ᱠᱷᱚᱱ ᱦᱚᱸᱯᱮ ᱧᱮᱞ ᱫᱟᱲᱮᱭᱟᱜᱼᱟ ᱱᱚᱣᱟ ᱵᱷᱤᱰᱤᱭᱳ ᱱᱚᱰᱮ ᱠᱷᱚᱱᱟᱜ ᱥᱮᱠᱮᱱᱰ ᱯᱨᱟᱭᱤᱡᱽ ᱞᱮ ᱤᱫᱤ ᱞᱮᱫ ᱛᱟᱦᱮᱱᱟ ᱛᱚ ᱜᱟᱛᱮ ᱠᱚ ᱱᱤᱛᱚᱜ ᱫᱚ ᱯᱮᱲᱟ ᱚᱲᱟᱜ ᱠᱷᱚᱱ ᱞᱤᱧ ᱨᱩᱣᱟᱹᱲ ᱮᱱᱟ ᱟᱫᱚ ᱯᱮᱲᱟ ᱚᱲᱟᱜ ᱨᱮᱫᱚ ᱵᱟᱹᱧ ᱵᱷᱤᱰᱤᱭᱳ ᱫᱟᱲᱮᱭᱟᱫᱟ ᱦᱮᱸ ᱥᱮ ᱟᱫᱚ ᱟᱹᱰᱤ ᱜᱟᱱ ᱦᱚᱲ ᱟᱹᱰᱤ ᱨᱚᱠᱚᱢ ᱠᱚ ᱢᱚᱱᱮᱭᱟ ᱤᱱᱟᱹᱛᱮ ᱯᱮᱲᱟ ᱚᱲᱟᱜ ᱫᱚ ᱵᱟᱹᱧ ᱵᱷᱤᱰᱤᱭᱳ ᱞᱮᱫ ᱛᱟᱵᱚᱱᱟ ᱟᱫᱚ ᱱᱤᱛᱚᱜ ᱫᱚ ᱚᱲᱟᱜ ᱞᱤᱧ ᱨᱩᱣᱟᱹᱲ ᱠᱟᱱᱟ ᱫᱟᱫᱟ ᱴᱷᱮᱡ ᱜᱟᱹᱰᱤ ᱟᱹᱪᱩᱨᱮᱜᱼᱟᱭ ᱟᱨ ᱱᱚᱜᱼᱚᱭ ᱛᱚᱨᱟ ᱯᱮ ᱧᱮᱞᱮᱫ ᱱᱚᱣᱟ ᱦᱟᱣᱲᱟ ᱵᱨᱤᱡᱽ ᱪᱮᱛᱟᱱ ᱛᱮ ᱯᱟᱨᱚᱢ ᱦᱩᱭᱩᱜ ᱛᱟᱹᱞᱤᱧᱟ ᱱᱤᱛᱚᱜ ᱫᱚ ᱚᱲᱟᱜ ᱞᱤᱧ ᱨᱩᱣᱟᱹᱲ ᱠᱟᱱᱟ ᱟᱫᱚ ᱱᱤᱛᱚᱜ ᱫᱚ ᱮᱴᱟᱜ ᱦᱚᱨ ᱛᱮᱞᱤᱧ ᱨᱩᱣᱟᱹᱲ ᱠᱟᱱ ᱛᱟᱵᱚᱱᱟ ᱟᱫᱚ ᱛᱷᱚᱲᱟ ᱱᱚᱛᱮ ᱫᱚ ᱵᱟᱝ ᱦᱮᱡ ᱵᱟᱲᱟ ᱦᱩᱭᱩᱜ ᱜᱮᱭᱟ ᱛᱚ ᱟᱫᱚ ᱪᱚᱞᱚ ᱚᱱᱠᱟᱛᱮ ᱫᱟᱬᱟ ᱫᱟᱬᱟᱛᱮ ᱠᱟᱹᱴᱤᱡ ᱞᱟᱝ ᱟᱹᱪᱩᱨ ᱵᱟᱲᱟᱜᱼᱟ ᱟᱫᱚ ᱤᱱᱟᱹᱛᱮ ᱮᱴᱟᱜ ᱦᱚᱲ ᱛᱩᱞᱩᱡ ᱚᱲᱟᱜ ᱞᱤᱧ ᱨᱩᱣᱟᱹᱲ ᱠᱟᱱᱟ ᱟᱨ ᱧᱮᱞ ᱯᱮ ᱛᱟᱵᱚᱱ ᱪᱟᱨᱯᱮ ᱥᱩᱠᱨᱤ ᱟᱨ ᱡᱟᱦᱟᱸ ᱯᱮ ᱧᱮᱞᱮᱫᱼᱟ ᱚᱱᱟ ᱠᱚᱫᱚ ᱡᱚᱛᱚ ᱦᱚᱲ ᱟᱹᱛᱩ ᱠᱟᱱᱟ

ᱫᱚ ᱨᱩᱣᱟᱹᱲ ᱦᱩᱭᱩᱜ ᱠᱟᱱᱟ ᱟᱫᱚ ᱥᱚᱨᱴᱠᱟᱴ ᱨᱟᱥᱛᱟ ᱞᱤᱧ ᱵᱟᱪᱷᱟᱣ ᱠᱟᱜᱼᱟ ᱟᱨ ᱱᱩᱱᱟᱹᱜ ᱟᱹᱪᱩᱨ ᱯᱟᱹᱪᱩᱨ ᱜᱮᱭᱟ ᱱᱚᱣᱟ ᱨᱟᱥᱛᱟ ᱪᱮᱫ ᱤᱧ ᱢᱮᱛᱟ ᱯᱮᱭᱟ ᱫᱚᱢᱮ ᱟᱹᱪᱩᱨ ᱯᱟᱹᱪᱩᱨ ᱠᱟᱛᱮᱫ ᱪᱟᱞᱟᱜ ᱦᱩᱭᱩᱜ ᱠᱟᱱ ᱛᱟᱹᱞᱤᱧᱟ

ᱱᱚᱜᱼᱚᱭ ᱛᱚᱨᱟ ᱧᱮᱞ ᱛᱟᱵᱚᱱ ᱯᱮ ᱨᱩᱛᱩ ᱦᱟᱴ ᱦᱩᱭᱩᱜ ᱠᱟᱱᱟ ᱛᱮᱦᱮᱧ ᱫᱚ ᱦᱟᱴ ᱵᱟᱨ ᱠᱟᱱᱟ ᱟᱫᱚ ᱫᱚᱢᱮ ᱦᱚᱲ ᱠᱚ ᱦᱮᱡ ᱟᱠᱟᱱᱟ ᱱᱚᱰᱮ ᱧᱮᱞ ᱯᱮ ᱛᱟᱵᱚᱱ ᱦᱟᱴ ᱨᱮ ᱪᱮᱫ ᱞᱮᱠᱟ ᱵᱷᱮᱡᱟᱞ ᱜᱮᱭᱟ ᱠᱚᱯᱷᱤ ᱠᱚᱠᱚ ᱟᱹᱠᱷᱨᱤᱧᱟ ᱠᱚᱯᱷᱤ ᱠᱚ ᱟᱫᱚ ᱯᱷᱟᱭᱱᱮᱞᱤ ᱜᱟᱛᱮ ᱠᱚ ᱚᱲᱟᱜ ᱞᱤᱧ ᱥᱮᱴᱮᱨᱮᱱᱟ ᱟᱨ ᱦᱟᱴ ᱦᱩᱭᱩᱜ ᱠᱟᱱ ᱛᱟᱦᱮᱱᱟ ᱥᱮ ᱨᱟᱹᱯᱩᱫ ᱨᱮ ᱦᱟᱴ ᱦᱚᱸ ᱠᱟᱹᱴᱤᱡ ᱞᱤᱧ ᱵᱚᱞᱚ ᱛᱟᱨᱟ ᱞᱮᱱ ᱛᱟᱦᱮᱱᱟ ᱥᱚᱵᱽᱡᱤ ᱛᱟ ᱦᱩᱭᱱᱟ ᱟᱨ ᱦᱟᱴ ᱠᱷᱚᱱᱟᱜ ᱛᱟᱵᱚ ᱪᱮᱫ ᱤᱧ ᱦᱟᱛᱟᱣ ᱟᱹᱜᱩ ᱠᱟᱜᱼᱟ ᱧᱮᱞ ᱫᱮᱠᱷᱟᱣ ᱟᱯᱮ ᱠᱟᱱ ᱛᱟᱵᱚᱱᱤᱧ ᱧᱮᱞ ᱛᱟᱵᱚᱱ ᱯᱮ

ᱢᱟ ᱮᱱᱠᱷᱟᱱ ᱜᱟᱛᱮ ᱠᱚ ᱛᱮᱦᱮᱧᱟᱜ ᱵᱷᱤᱰᱤᱭᱳ ᱫᱚ ᱛᱟᱵᱚᱱ ᱱᱚᱝᱠᱟ ᱜᱮ ᱱᱚᱰᱮ ᱜᱮ ᱢᱩᱪᱟᱹᱫ ᱠᱟᱜ ᱠᱟᱱᱟ ᱵᱷᱤᱰᱤᱭᱳ ᱪᱮᱫ ᱞᱮᱠᱟ ᱦᱩᱭᱱᱟ ᱠᱚᱢᱮᱱᱴ ᱠᱟᱛᱮ ᱞᱟᱹᱭ ᱛᱟᱵᱚᱱ ᱯᱮ ᱟᱨ ᱪᱮᱱᱮᱞ ᱥᱟᱵᱥᱠᱨᱟᱭᱤᱵ ᱠᱟᱜ ᱠᱟᱱ ᱥᱟᱵᱥᱠᱨᱟᱭᱤᱵ ᱛᱟᱵᱚᱱ ᱯᱮ ᱢᱟ ᱮᱱᱠᱷᱟᱱ ᱥᱟᱱᱟᱢ ᱠᱚ ᱡᱚᱦᱟᱨ